ᱦᱟᱭ ᱜᱟᱛᱮ ᱠᱚ ᱥᱟᱱᱟᱢ ᱠᱚᱜᱮ ᱱᱟᱯᱟᱭ ᱜᱮ ᱢᱮᱱᱟᱜ ᱯᱮᱭᱟ ᱛᱚ ᱤᱧ ᱯᱟᱣᱴᱟ ᱠᱷᱚᱱ ᱥᱟᱹᱜᱩᱱ ᱧᱤᱫᱟᱹ ᱫᱤᱭᱮ ᱛᱤᱦᱤᱧ ᱢᱮᱞᱟ ᱧᱮᱞᱤᱧ ᱦᱮᱡ ᱟᱠᱟᱱᱟ ᱟᱞᱮ ᱥᱮᱫ ᱨᱮ ᱢᱮᱞᱟ ᱦᱩᱭᱩᱜ ᱠᱟᱱᱟ ᱢᱟᱱᱮ ᱫᱚᱢᱮ ᱮᱠᱴᱟ ᱵᱚᱲᱚ ᱫᱚ ᱵᱟᱝ ᱢᱟᱱᱮ ᱪᱷᱳᱴᱳ ᱠᱷᱟᱴᱳ ᱢᱮᱞᱟ ᱢᱟᱱᱮ ᱢᱮᱞᱟ ᱨᱮᱱᱟᱜ ᱧᱩᱛᱩᱢ ᱦᱩᱭᱩᱜ ᱠᱟᱱᱟ ᱥᱟᱱᱰᱮ ᱵᱷᱩᱴᱠᱟ ᱢᱮᱞᱟ ᱚᱱᱟ ᱫᱚ ᱟᱨᱠᱤ ᱪᱮᱫ ᱠᱚ ᱞᱟᱹᱭᱟ ᱳᱭᱮᱥᱴ ᱵᱮᱝᱜᱚᱞ ᱵᱟᱸᱠᱩᱲᱟ ᱰᱤᱥᱴᱨᱤᱠ ᱨᱮ ᱯᱟᱲᱟᱜᱼᱟ ᱵᱟᱸᱠᱩᱲᱟ ᱦᱚᱭᱛᱳ ᱯᱮ ᱟᱸᱡᱚᱢ ᱠᱟᱫᱟ ᱠᱤᱱᱛᱩ ᱢᱮᱞᱟ ᱧᱩᱛᱩᱢ ᱫᱚ ᱦᱚᱭᱛᱳ ᱵᱟᱯᱮ ᱟᱸᱡᱚᱢ ᱠᱟᱫᱟ ᱡᱩᱫᱤ ᱟᱞᱮ ᱥᱩᱨ ᱨᱮᱱ ᱠᱷᱟᱡ ᱫᱚᱯᱮ ᱟᱸᱡᱚᱢ ᱜᱮᱭᱟ ᱠᱤᱱᱛᱩ ᱟᱞᱮ ᱥᱟᱺᱜᱤᱧ ᱨᱮᱱ ᱠᱷᱟᱡ ᱫᱚ ᱵᱟᱯᱮ ᱟᱸᱡᱚᱢᱟ ᱫᱤᱭᱮ ᱱᱚᱣᱟ ᱠᱟᱛᱮ ᱠᱚ ᱧᱮᱞ ᱛᱟᱵᱚᱱ ᱯᱮ ᱪᱮᱠᱟ ᱢᱮᱞᱟ ᱦᱩᱭᱩᱜ ᱠᱟᱱᱟ ᱫᱤᱭᱮ ᱟᱯᱮ ᱥᱮᱫ ᱫᱚ ᱦᱩᱭᱩᱜ ᱠᱟᱱᱟ ᱥᱮ ᱵᱟᱝ ᱦᱩᱭᱩᱜ ᱠᱟᱱᱟ ᱱᱚᱜᱼᱚᱭ ᱧᱮᱞ ᱯᱮ ᱠᱟᱛᱮ ᱠᱚ ᱯᱨᱚᱪᱩᱨ ᱵᱷᱤᱲ ᱟᱨ ᱡᱟ ᱜᱚᱨᱚᱢ ᱵᱩᱡᱩᱜ ᱠᱟᱱᱟ ᱵᱟᱝ ᱢᱟᱱᱮ ᱛᱟᱦᱮᱸ ᱵᱟᱝ ᱛᱟᱦᱮᱸ ᱮᱱᱮᱡ ᱠᱟᱱᱟ ᱮᱢᱚᱱ ᱥᱤᱥᱴᱮᱢ ᱵᱟᱝ ᱡᱩᱫᱤ ᱥᱟᱵᱛᱮ ᱜᱤᱫᱽᱨᱟᱹ ᱠᱚ ᱟᱛᱮ ᱡᱩᱫᱤ ᱯᱮ ᱦᱤᱡᱩᱜᱼᱟ ᱛᱟᱦᱚᱞᱮ ᱛᱚ ᱢᱟᱱᱮ ᱚᱵᱚᱥᱛᱟ ᱯᱩᱨᱟᱹ ᱠᱟᱹᱦᱤᱞ ᱡᱩᱫᱤ ᱮᱠᱞᱟ ᱢᱚᱛᱚ ᱯᱮ ᱦᱤᱡᱩᱜᱼᱟ ᱛᱟᱦᱚᱞᱮ ᱠᱳᱱᱳ ᱥᱚᱢᱚᱥᱥᱟ ᱵᱟᱝ ᱦᱩᱭᱩᱜᱼᱟ ᱱᱚᱜᱼᱚᱭ ᱠᱟᱛᱮ ᱠᱚ ᱵᱟᱦᱟ ᱫᱚᱠᱟᱱ ᱢᱤᱫᱴᱮᱱ ᱠᱚ ᱠᱷᱩᱞᱟᱹᱣ ᱠᱟᱫᱟ ᱵᱟᱦᱟ ᱠᱟᱹᱴᱤᱡ ᱜᱤᱫᱽᱨᱟᱹ ᱠᱷᱮᱞᱱᱟ ᱢᱟᱱᱮ ᱱᱟᱱᱟ ᱨᱚᱠᱚᱢ ᱡᱤᱱᱤᱥ ᱯᱮ ᱧᱟᱢᱟ ᱢᱟᱱᱮ ᱠᱟᱹᱴᱤᱡ ᱜᱤᱫᱽᱨᱟᱹ ᱡᱩᱫᱤ ᱯᱮ ᱟᱹᱜᱩ ᱠᱚᱣᱟ ᱚᱱᱟ ᱛᱮᱜᱮ ᱢᱟᱱᱮ ᱢᱚᱱ ᱫᱚ ᱠᱩᱞᱟᱹᱜ ᱛᱟᱠᱚᱣᱟ ᱡᱚᱛᱚ ᱨᱚᱠᱚᱢᱟᱜ ᱡᱤᱱᱤᱥ ᱜᱮᱯᱮ ᱧᱟᱢᱟ ᱢᱟᱱᱮ ᱵᱟᱹᱠᱤ ᱡᱤᱱᱤᱥ ᱫᱚ ᱡᱚᱛᱚ ᱱᱚᱜᱼᱚᱭ ᱠᱟᱛᱮ ᱠᱚ ᱧᱮᱞ ᱯᱮ ᱪᱮᱫ ᱞᱮᱠᱟ ᱦᱚᱲ ᱠᱟᱱᱟ ᱱᱚᱜᱼᱚᱭ ᱧᱮᱞ ᱯᱮ ᱱᱚᱜᱼᱚᱭ ᱠᱟᱛᱮ ᱠᱚ ᱯᱨᱚᱪᱩᱨ ᱦᱚᱲ ᱧᱮᱞ ᱠᱚᱯᱮ ᱯᱨᱚᱪᱩᱨ ᱦᱚᱲ ᱱᱚᱜᱼᱚᱭ ᱫᱚᱠᱟᱱ ᱠᱚ ᱢᱟᱱᱮ ᱡᱚᱛᱚ ᱨᱚᱠᱚᱢᱟᱜ ᱜᱮ ᱫᱚᱠᱟᱱ ᱫᱟᱹᱱᱤ ᱠᱚᱫᱚ ᱢᱮᱱᱟᱜᱼᱟ ᱡᱟᱦᱟᱱᱟᱜ ᱜᱮᱯᱮ ᱦᱟᱛᱟᱣ ᱮ ᱠᱷᱚᱱᱟᱜ ᱢᱟᱱᱮ ᱡᱮᱴ ᱯᱚᱨᱡᱚᱱᱛᱚ ᱯᱮ ᱧᱟᱢᱟ ᱱᱚᱜᱼᱚᱭ ᱱᱚᱣᱟ ᱫᱚ ᱢᱟᱱᱮ ᱟᱥᱚᱞ ᱠᱟᱛᱷᱟ ᱱᱚᱜᱼᱚᱭ ᱧᱮᱞ ᱫᱟᱯᱮ ᱢᱚᱱᱫᱤᱨ ᱚᱱᱟ ᱫᱚ ᱟᱥᱚᱞᱮ ᱥᱤᱵ ᱯᱩᱡᱟᱹ ᱦᱩᱭᱩᱜᱼᱟ ᱚᱱᱟ ᱩᱯᱚᱞᱚᱠᱠᱷᱮ ᱛᱮ ᱱᱚᱣᱟ ᱢᱮᱞᱟ ᱫᱚ ᱦᱩᱭᱩᱜ ᱠᱟᱱᱟ ᱜᱟᱛᱮ ᱠᱚ ᱱᱚᱣᱟ ᱫᱚ ᱞᱚᱴᱟᱨᱤ ᱫᱚᱠᱟᱱ ᱠᱚ ᱵᱟᱹᱭᱥᱟᱹᱣ ᱠᱟᱫᱟ ᱢᱟᱱᱮ ᱡᱚᱛᱚ ᱨᱚᱠᱚᱢ ᱜᱮ ᱫᱚᱥ ᱴᱟᱠᱟ ᱴᱤᱠᱤᱴ ᱟᱯᱮ ᱡᱟᱦᱟᱱᱟᱜ ᱜᱮ ᱴᱤᱵᱷᱤ ᱟᱹᱰᱤ ᱠᱤᱪᱷᱩ ᱧᱟᱢᱚᱜᱼᱟ ᱟᱨᱠᱤ ᱚᱱᱟ ᱦᱟᱭ ᱜᱟᱛᱮ ᱠᱚ ᱦᱚᱞᱟ ᱢᱮᱞᱟ ᱢᱮᱞᱟ ᱧᱮᱞᱤᱧ ᱪᱟᱞᱟᱣ ᱞᱮᱱᱟ ᱦᱚᱞᱟ ᱫᱚ ᱞᱟᱹᱭ ᱦᱚᱸ ᱵᱟᱹᱧ ᱞᱟᱹᱭᱟᱫ ᱯᱮᱭᱟ ᱡᱮ ᱵᱚᱞᱚᱠ ᱱᱚᱰᱮ ᱜᱤᱧ ᱢᱩᱪᱟᱹᱫ ᱮᱫᱟ ᱛᱟᱦᱚᱞᱮ ᱛᱮᱦᱮᱧ ᱜᱤᱧ ᱞᱟᱹᱭᱟᱯᱮ ᱠᱟᱱᱟ